ᱤᱱᱟᱹ ᱛᱟᱭᱚᱢ ᱥᱟᱛᱟᱢ ᱫᱚ ᱫᱮᱞᱟ ᱵᱚᱱ ᱧᱮᱞᱟ ᱦᱟᱸᱜ ᱫᱩᱨᱟᱹᱝ ᱠᱟᱱᱟ ᱦᱟᱸᱜ ᱢᱤᱫᱴᱟᱝ ᱧᱮᱞ ᱫᱟᱲᱮ ᱠᱤᱱ ᱠᱟᱱ ᱜᱮᱭᱟ ᱯᱮ ᱧᱮᱞ ᱫᱟᱵᱚᱱ ᱴᱷᱤᱠᱟᱹ ᱫᱟᱲᱮ ᱠᱤᱱ ᱠᱟᱱ ᱜᱮᱭᱟ ᱛᱚ ᱪᱮᱫ ᱠᱟᱱᱟ ᱥᱟᱛᱟᱢ ᱪᱮᱫ ᱠᱟᱱᱟ ᱥᱟᱛᱟᱢ ᱨᱮᱭᱟᱜ ᱧᱩᱛᱩᱢ ᱦᱩᱭᱩᱜ ᱠᱟᱱᱟ ᱟᱨ ᱵᱟᱝᱢᱟ ᱫᱩᱨᱟᱹᱝ ᱨᱮᱭᱟᱜ ᱧᱩᱛᱩᱢ ᱦᱩᱭᱩᱜ ᱠᱟᱱᱟ ᱥᱤᱧ ᱵᱚᱸᱜᱟ ᱟᱨ ᱱᱚᱣᱟ ᱵᱚᱦᱤ ᱫᱚ ᱦᱟᱸᱜ ᱛᱟᱵᱚᱱ ᱢᱟᱲᱟᱝ ᱦᱟᱹᱴᱤᱧ ᱠᱟᱱᱟ ᱯᱟᱹᱨᱥᱤ ᱯᱟᱲᱦᱟᱣ ᱠᱟᱛᱮ ᱯᱟᱹᱨᱥᱤ ᱯᱟᱲᱦᱟᱣ ᱜᱮ ᱦᱟᱸᱜ ᱢᱟᱲᱟᱝ ᱦᱟᱹᱴᱤᱧ ᱠᱟᱱᱟ ᱛᱚ ᱫᱮᱞᱟ ᱵᱚᱱ ᱮᱦᱚᱵᱟ ᱮᱛᱚᱦᱚᱵ ᱢᱟᱦᱟ ᱨᱮ ᱱᱤᱭᱟᱹ ᱮᱦᱚᱵ ᱵᱚᱱᱟ ᱵᱷᱤᱰᱤᱭᱳ ᱫᱚ ᱢᱩᱪᱟᱹᱫ ᱵᱷᱳᱨ ᱵᱚᱱ ᱧᱮᱞ ᱢᱟ ᱛᱚ ᱫᱮᱞᱟ ᱵᱚᱱ ᱮᱦᱚᱵ ᱞᱮᱜᱮ ᱥᱤᱧ ᱵᱚᱸᱜᱟᱭ ᱨᱟᱠᱟᱵ ᱟᱸᱜᱟ ᱢᱟᱨᱥᱟᱞᱚᱜ ᱥᱤᱧ ᱵᱚᱸᱜᱟᱭ ᱨᱟᱠᱟᱵ ᱟᱸᱜᱟ ᱢᱟᱨᱥᱟᱞᱚᱜ ᱧᱮᱞ ᱟᱠᱟᱫ ᱜᱮᱭᱟ ᱵᱚᱱ ᱯᱟᱞᱮ ᱥᱮᱛᱟᱜ ᱨᱮ ᱥᱤᱧ ᱵᱚᱸᱜᱟ ᱠᱤᱱ ᱨᱟᱠᱟᱵ ᱮᱱᱠᱷᱟᱱ ᱫᱚ ᱟᱸᱜᱟ ᱢᱟᱨᱥᱟᱞᱚᱜ ᱦᱳᱭ ᱥᱮ ᱵᱟᱝ ᱤᱱᱟᱹ ᱛᱟᱭᱚᱢ ᱚᱱᱟ ᱡᱚᱜ ᱫᱚ ᱥᱮᱛᱟᱜ ᱦᱩᱭᱩᱜ ᱥᱤᱧ ᱵᱚᱸᱜᱟᱭ ᱨᱟᱠᱟᱵ ᱮᱱ ᱠᱷᱟᱱ ᱟᱸᱜᱟ ᱢᱟᱨᱥᱟᱞᱚᱜ ᱟᱸᱜᱟ ᱢᱟᱨᱥᱟᱞ ᱦᱩᱭᱮᱱ ᱠᱷᱟᱱ ᱫᱚ ᱥᱮᱛᱟᱜ ᱦᱩᱭᱩᱜᱼᱟ ᱱᱚᱣᱟ ᱢᱮᱱᱛᱮ ᱵᱚᱱ ᱵᱩᱡᱷᱟᱹᱣᱟ ᱥᱤᱧ ᱵᱚᱸᱜᱟᱭ ᱦᱟᱹᱥᱩᱨᱚᱜ ᱧᱩᱛᱟᱹᱛ ᱦᱩᱭᱩᱜ ᱦᱤᱡᱩᱜ ᱚᱱᱟ ᱡᱚᱦᱚᱜ ᱫᱚ ᱟᱹᱭᱩᱵ ᱦᱩᱭᱩᱜ ᱥᱤᱧ ᱵᱚᱸᱜᱟ ᱡᱩᱫᱤ ᱦᱟᱹᱥᱩᱨ ᱮᱱ ᱠᱷᱟᱱ ᱥᱤᱧ ᱵᱚᱸᱜᱟ ᱡᱩᱫᱤ ᱠᱤᱱ ᱦᱟᱹᱥᱩᱨ ᱮᱱᱟ ᱮᱱᱠᱷᱟᱱ ᱫᱚ ᱧᱩᱛᱟᱹᱛ ᱦᱤᱡᱩᱜ ᱦᱳᱭ ᱥᱮ ᱵᱟᱝ ᱛᱟᱨᱟᱥᱤᱧ ᱟᱨᱦᱚᱸ ᱡᱟᱦᱟᱸ ᱵᱚᱱ ᱞᱟᱹᱭᱮᱫᱼᱟ ᱧᱩᱛᱟᱹᱛ ᱦᱤᱡᱩᱜ ᱟᱥᱮ ᱵᱟᱝ ᱵᱟᱹᱭ ᱵᱟᱹᱭᱛᱮ ᱧᱩᱛ ᱤᱫᱤᱜᱼᱟ ᱚᱱᱟ ᱡᱚᱦᱚᱜ ᱫᱚ ᱟᱹᱭᱩᱵ ᱦᱩᱭᱩᱜᱼᱟ ᱟᱹᱭᱩᱵ ᱟᱨ ᱵᱟᱝᱢᱟ ᱧᱤᱫᱟᱹ ᱦᱩᱭᱩᱜᱼᱟ ᱥᱮᱛᱟᱜ ᱠᱷᱚᱱ ᱟᱹᱭᱩᱵ ᱫᱷᱟᱹᱵᱤᱡ ᱫᱚ ᱥᱤᱛᱩᱝ ᱥᱮᱛᱟᱜ ᱠᱷᱚᱱ ᱟᱹᱭᱩᱵ ᱫᱷᱟᱹᱵᱤᱡ ᱫᱚ ᱥᱤᱛᱩᱝ ᱚᱱᱟ ᱡᱚᱦᱚᱜ ᱫᱚ ᱥᱤᱸᱜᱤ ᱦᱩᱭᱩᱜ ᱥᱮᱛᱟᱜ ᱠᱷᱚᱱ ᱟᱹᱭᱩᱵ ᱡᱚᱦᱚᱜ ᱫᱚ ᱥᱤᱛᱩᱝ ᱚᱱᱟ ᱡᱚᱦᱚᱜ ᱫᱚ ᱥᱤᱸᱜᱤ ᱟᱨ ᱵᱟᱝᱟ ᱪᱮᱫ ᱫᱤᱱ ᱱᱚᱣᱟ ᱠᱟᱛᱷᱟ ᱟᱵᱚ ᱞᱟᱹᱭᱮᱫ ᱛᱮ ᱦᱮᱸ ᱥᱤᱸᱜᱤ ᱦᱩᱭᱩᱜ ᱥᱮᱛᱟᱜ ᱠᱷᱚᱱ ᱟᱹᱭᱩᱵ ᱫᱷᱟᱹᱵᱤᱡ ᱫᱚ ᱥᱤᱛᱩᱝ ᱚᱱᱟ ᱡᱚᱦᱚᱜ ᱫᱚ ᱡᱚᱦᱚᱜ ᱫᱚ ᱥᱤᱸᱜᱤ ᱦᱩᱭᱩᱜ ᱟᱹᱭᱩᱵ ᱠᱷᱚᱱ ᱥᱮᱛᱟᱜ ᱫᱷᱟᱹᱵᱤᱡ ᱫᱚᱭ ᱧᱩᱛᱚᱜ ᱧᱩᱛᱚᱜ ᱟᱹᱭᱩᱵ ᱠᱷᱚᱱ ᱥᱮᱛᱟᱜ ᱫᱷᱟᱹᱵᱤᱡ ᱟᱹᱭᱩᱵ ᱠᱷᱚᱱ ᱥᱮᱛᱟᱜ ᱫᱷᱟᱹᱵᱤᱡ ᱦᱳᱭ ᱥᱮ ᱵᱟᱝ ᱟᱹᱭᱩᱵ ᱠᱷᱚᱱ ᱥᱮᱛᱟᱜ ᱫᱷᱟᱹᱵᱤᱡ ᱫᱚ ᱧᱩᱛᱚᱜ ᱟᱨ ᱵᱟᱝ ᱧᱩᱛᱚᱜ ᱧᱤᱫᱟᱹ ᱚᱱᱟ ᱡᱚᱦᱚᱜ ᱫᱚ ᱧᱤᱫᱟᱹ ᱦᱩᱭᱩᱜᱼᱟ ᱱᱚᱜᱼᱚᱭ ᱧᱤᱫᱟᱹ ᱞᱤᱧ ᱞᱟᱹᱭᱮᱫ ᱛᱟᱦᱮᱸ ᱠᱟᱱᱟ ᱚᱱᱟ ᱡᱚᱦᱚᱜ ᱫᱚ ᱧᱤᱫᱟᱹ ᱦᱩᱭᱩᱜ ᱟᱹᱭᱩᱵ ᱠᱷᱚᱱ ᱥᱮᱛᱟᱜ ᱫᱷᱟᱹᱵᱤᱡ ᱫᱚ ᱧᱩᱛ ᱠᱚᱜ ᱚᱱᱟ ᱡᱚᱦᱚᱜ ᱫᱚ ᱧᱤᱫᱟᱹ ᱦᱩᱭᱩᱜ ᱤᱱᱟᱹ ᱛᱟᱭᱚᱢ ᱥᱤᱧ ᱨᱮᱫᱚ ᱡᱚᱛᱚ ᱜᱮᱵᱚ ᱵᱮᱸᱜᱮᱫ ᱠᱟᱜ ᱦᱳᱭ ᱥᱤᱸᱫᱽᱨᱟᱹ ᱫᱚ ᱡᱚᱛᱚ ᱜᱮ ᱯᱟᱞᱮ ᱵᱚᱱ ᱵᱮᱸᱜᱮᱫ ᱠᱟᱜ ᱟᱯᱟᱱ ᱟᱹᱯᱤᱱ ᱠᱟᱹᱢᱤ ᱵᱚᱱ ᱪᱷᱩᱴᱟᱹᱣ ᱠᱚ ᱥᱤᱸᱜᱮ ᱨᱮᱫᱚ ᱟᱯᱟᱱ ᱟᱹᱯᱤᱱ ᱠᱟᱹᱢᱤ ᱵᱚᱱ ᱪᱷᱩᱴᱟᱹᱣ ᱠᱚ ᱟᱨ ᱵᱚᱱ ᱵᱮᱸᱜᱮᱫ ᱠᱟᱜ ᱟᱹᱭᱩᱵ ᱛᱮᱫᱚ ᱵᱚ ᱠᱟᱹᱢᱤ ᱞᱟᱸᱜᱟ ᱠᱚ ᱟᱹᱭᱩᱵ ᱛᱮᱵᱚᱱ ᱠᱟᱹᱢᱤ ᱞᱟᱸᱜᱟ ᱠᱚᱜᱼᱟ ᱪᱮ ᱫᱤᱱ ᱚᱲᱟᱜ ᱵᱚᱱ ᱠᱟᱹᱢᱤ ᱨᱮᱵᱚᱱ ᱪᱷᱩᱴᱟᱹᱣ ᱠᱚᱜᱼᱟ ᱡᱟᱦᱟᱱᱟᱜ ᱪᱮᱫ ᱵᱟᱝ ᱪᱮᱫ ᱦᱟᱸᱜ ᱠᱟᱹᱢᱤ ᱨᱮᱵᱚᱱ ᱪᱷᱩᱴᱟᱹᱣ ᱠᱚᱜᱼᱟ ᱟᱹᱭᱩᱵ ᱫᱚᱵᱚᱱ ᱞᱟᱸᱜᱟ ᱠᱚᱜ ᱛᱚ ᱧᱤᱫᱟᱹ ᱫᱚ ᱟᱫᱚ ᱵᱚ ᱡᱟᱹᱯᱤᱫ ᱡᱤᱨᱟᱹᱜ ᱦᱳᱭ ᱧᱤᱫᱟᱹ ᱫᱚ ᱚᱱᱟ ᱨᱮᱜᱮ ᱱᱟᱦᱟᱜ ᱵᱚᱱ ᱡᱟᱹᱯᱤᱫ ᱡᱤᱨᱟᱹᱜ ᱫᱤᱱᱟᱹ ᱵᱮᱲᱟ ᱵᱚᱱ ᱠᱟᱹᱢᱤ ᱞᱟᱸᱜᱟ ᱠᱚᱜᱼᱟ ᱪᱮ ᱟᱨᱦᱚᱸ ᱥᱮᱛᱟᱜ ᱨᱮᱵᱚᱱ ᱠᱟᱹᱢᱤ ᱞᱟᱸᱜᱟ ᱠᱚᱜᱼᱟ ᱚᱱᱟ ᱛᱮᱜᱮ ᱱᱟᱦᱟᱜ ᱟᱹᱭᱩᱵ ᱡᱚᱦᱚᱜ ᱫᱚᱵᱚᱱ ᱡᱟᱹᱯᱤᱫ ᱡᱤᱨᱟᱹᱜ ᱧᱤᱫᱟᱹ ᱫᱚᱵᱚᱱ ᱡᱟᱹᱯᱤᱫ ᱡᱤᱨᱟᱹᱜ ᱥᱤᱧ ᱵᱚᱸᱜᱟ ᱫᱚ ᱵᱮᱨ ᱩᱫᱩᱜ ᱟᱵᱚ ᱥᱤᱧ ᱵᱚᱸᱜᱟ ᱫᱚ ᱵᱮᱨ ᱟᱨ ᱵᱟᱝᱟ ᱵᱮᱲᱟᱭ ᱩᱫᱩᱜ ᱟᱵᱚᱱᱟ ᱚᱱᱟᱛᱮ ᱵᱮᱨ ᱦᱚᱸᱵᱚ ᱢᱮᱛᱟᱭ ᱚᱱᱟᱛᱮ ᱩᱱᱤ ᱫᱚ ᱵᱮᱨ ᱦᱚᱸᱵᱚ ᱢᱮᱛᱟᱭ ᱩᱱᱤ ᱫᱚ ᱵᱮᱨ ᱦᱤᱡᱩᱜ ᱟᱵᱚᱱ ᱠᱟᱱᱟ ᱥᱤᱧ ᱵᱚᱸᱜᱟ ᱫᱚ ᱚᱱᱟᱛᱮ ᱩᱱᱤ ᱫᱚ ᱵᱮᱨ ᱦᱚᱸᱵᱚᱱ ᱢᱮᱛᱟᱭ ᱤᱱᱟᱹ ᱛᱟᱭᱚᱢ ᱢᱮᱛᱟᱭ ᱩᱱᱤ ᱚᱠᱟ ᱵᱮᱨ ᱨᱮ ᱚᱠᱟ ᱠᱟᱹᱢᱤ ᱞᱮᱠ ᱠᱟᱱ ᱚᱠᱟ ᱵᱮᱲᱟ ᱨᱮ ᱦᱟᱸᱜ ᱚᱠᱟ ᱵᱮᱨ ᱵᱮᱲᱟ ᱨᱮ ᱦᱟᱸᱜ ᱵᱮᱨ ᱵᱮᱨ ᱜᱮ ᱱᱟᱦᱟᱜ ᱫᱟᱹᱲᱟ ᱚᱠᱟ ᱵᱮᱨ ᱨᱮ ᱚᱠᱟ ᱠᱟᱹᱢᱤ ᱞᱟᱹᱠ ᱞᱮᱠ ᱠᱟᱱ ᱚᱱᱟ ᱵᱮᱨ ᱨᱮ ᱫᱚ ᱚᱱᱟ ᱜᱮᱵᱚᱱ ᱠᱟᱹᱢᱤ ᱚᱠᱟ ᱵᱮᱨ ᱨᱮ ᱚᱠᱟ ᱠᱟᱹᱢᱤ ᱞᱮᱠ ᱠᱟᱱ ᱚᱱᱟ ᱵᱮᱨ ᱨᱮ ᱚᱱᱟ ᱠᱟᱹᱢᱤ ᱫᱚᱵᱚᱱ ᱠᱟᱹᱢᱤᱭᱟ ᱵᱮᱨᱮᱫ ᱵᱮᱨᱮᱫ ᱵᱚ ᱵᱮᱨᱮᱫ ᱦᱳᱭ ᱵᱮᱨᱮᱫ ᱵᱮᱨᱮᱫ ᱵᱚᱱ ᱵᱮᱨᱮᱫ ᱡᱚᱢ ᱵᱮᱨ ᱨᱮᱵᱚᱱ ᱡᱚᱢ ᱠᱟᱹᱢᱤ ᱵᱮᱨ ᱨᱮᱫᱚ ᱵᱚ ᱫᱚ ᱠᱟᱹᱢᱤ ᱨᱮᱵᱚᱱ ᱪᱷᱩᱴᱟᱹᱣ ᱠᱟᱹᱢᱤ ᱵᱮ ᱨᱮᱫᱚᱵᱚᱱ ᱠᱟᱹᱢᱤ ᱨᱮᱵᱚᱱ ᱪᱷᱩᱴᱟᱹᱣ ᱚᱞᱚᱜ ᱵᱮ ᱨᱮᱵᱚᱱ ᱚᱞᱚᱜ ᱠᱷᱮᱞᱳᱸᱰ ᱵᱮ ᱨᱮᱵᱚ ᱠᱷᱮᱞᱳᱸᱰ ᱡᱟᱹᱯᱤᱫ ᱵᱮ ᱨᱮᱫᱚᱵᱚ ᱡᱟᱹᱯᱤᱫ ᱡᱤᱨᱟᱹᱣ ᱦᱳᱭ ᱱᱚᱰᱮ ᱱᱟᱦᱟᱜ ᱵᱚᱱ ᱴᱷᱤᱠᱟᱹ ᱫᱟᱲᱮᱭᱟᱜ ᱠᱟᱱ ᱜᱮᱭᱟ ᱟᱹᱞᱤᱧ ᱩᱱᱟᱹᱜ ᱦᱚᱸ ᱞᱟᱹᱭ ᱛᱮᱵᱟᱭ ᱯᱟᱲᱟᱣ ᱞᱤᱧᱟ ᱵᱮᱨᱮᱫ ᱵᱮ ᱨᱮᱵᱚᱱ ᱵᱮᱨᱮᱫ ᱡᱚᱢ ᱵᱮ ᱨᱮᱵᱚᱱ ᱡᱚᱢ ᱠᱟᱹᱢᱤ ᱵᱮ ᱨᱮᱵᱚᱱ ᱠᱟᱹᱢᱤ ᱨᱮᱵᱚ ᱪᱷᱩᱴᱟᱹᱜ ᱚᱞᱚᱜ ᱵᱮᱨ ᱨᱮᱵᱚᱱ ᱚᱞᱚᱜ ᱠᱷᱮᱞᱳᱲ ᱵᱮᱨ ᱨᱮᱵᱚᱱ ᱠᱷᱮᱞᱳᱲ ᱡᱟᱹᱯᱤᱫ ᱵᱮᱨ ᱨᱮᱫᱚ ᱵᱚᱱ ᱡᱟᱹᱯᱤᱫ ᱡᱤᱨᱟᱹᱣ ᱛᱚ ᱱᱚᱣᱟ ᱜᱮᱦᱚᱸ ᱵᱚᱸᱜᱟ ᱛᱟᱹᱠᱤᱱᱟᱜ ᱥᱚᱱᱫᱮᱥ ᱟᱨ ᱵᱟᱝᱢᱟ ᱟᱨᱫᱟᱥ ᱛᱟᱦᱮᱸ ᱠᱟᱱᱟ ᱟᱵᱚ ᱴᱷᱮᱱ ᱟᱫᱚ ᱱᱚᱜᱼᱚ ᱱᱚᱝᱠᱟ ᱜᱮ ᱦᱟᱸᱜ ᱟᱹᱠᱤᱱ ᱠᱤᱱ ᱞᱟᱹᱭ ᱟᱠᱟᱫ ᱵᱚᱱᱟ ᱜᱩᱨᱩ ᱵᱟᱵᱟ ᱛᱟᱹᱠᱤᱱ ᱚᱱᱠᱟ ᱠᱤᱱ ᱩᱭᱦᱟᱹᱨᱮᱜᱼᱟ ᱯᱟᱞᱮ ᱢᱮᱱᱛᱮ ᱥᱤᱧ ᱵᱚᱸᱜᱟ ᱢᱮᱱᱛᱮ ᱥᱚᱱᱫᱮᱥ ᱟᱨ ᱵᱟᱝᱢᱟ ᱟᱨᱫᱟᱥ ᱠᱤᱱ ᱮᱢ ᱟᱠᱟᱫ ᱵᱚᱱᱟ ᱡᱟᱦᱟᱸ ᱞᱮᱠᱟ ᱠᱤᱱ ᱞᱟᱹᱭ ᱟᱠᱟᱫᱼᱟ ᱠᱟᱹᱢᱤ ᱠᱚ ᱡᱟᱦᱟᱸ ᱞᱮᱠᱟ ᱱᱟᱦᱟᱜ ᱞᱟᱹᱭ ᱟᱠᱟᱫ ᱵᱚᱱᱟ ᱛᱤᱱ ᱡᱚᱦᱚᱜ ᱪᱮᱫ ᱦᱩᱭᱩᱜᱼᱟ ᱚᱱᱠᱟ ᱜᱮᱵᱚᱱ ᱠᱟᱹᱢᱤᱭᱟ ᱟᱨ ᱠᱟᱹᱢᱤ ᱵᱮᱨ ᱵᱚᱱ ᱠᱟᱹᱢᱤᱭᱟ ᱡᱚᱢ ᱵᱮᱨ ᱵᱚᱱ ᱡᱚᱢᱟ ᱚᱞᱚᱜ ᱵᱮᱨ ᱵᱚᱱ ᱚᱞᱚᱜᱼᱟ ᱠᱷᱮᱞᱳᱱ ᱵᱮᱨ ᱵᱚᱱ ᱠᱷᱮᱞᱳᱱᱟ ᱟᱨ ᱡᱟᱹᱯᱤᱫ ᱵᱮᱨ ᱫᱚᱵᱚᱱ ᱡᱟᱹᱯᱤᱫ ᱡᱤᱨᱟᱹᱜᱼᱟ ᱪᱤᱠᱟᱛᱮ ᱠᱟᱹᱢᱤ ᱠᱟᱜ ᱠᱷᱟᱱᱮᱢ ᱞᱟᱸᱜᱟ ᱜᱮ ᱵᱩᱡᱷᱟᱹᱜᱼᱟ ᱥᱮ ᱵᱟᱝ ᱮᱱᱠᱷᱟᱱ ᱡᱟᱹᱯᱤᱫ ᱵᱮᱨ ᱫᱚᱵᱚᱱ ᱡᱟᱹᱯᱤᱫ ᱡᱤᱨᱟᱹᱜᱼᱟ ᱛᱚ

ᱟᱨ ᱱᱤᱭᱟᱹ ᱛᱟᱭᱚᱢ ᱦᱟᱸᱜ ᱟᱨ ᱢᱤᱫᱴᱟᱝ ᱥᱟᱛᱟᱢ ᱟᱹᱜᱩ ᱠᱟᱛᱮ ᱞᱤᱧ ᱦᱤᱡᱩᱜᱼᱟ ᱟᱨ ᱵᱟᱝ ᱟᱨ ᱢᱤᱫᱴᱟᱝ ᱵᱤᱥᱚᱭ ᱟᱹᱜᱩ ᱠᱟᱛᱮ ᱞᱤᱧ ᱦᱤᱡᱩᱜᱼᱟ ᱟᱫᱚ ᱛᱟᱹᱜᱤ ᱛᱟᱲᱟᱜ ᱨᱮ ᱛᱟᱵᱚᱱ ᱛᱟᱦᱮᱸ ᱠᱚᱜ ᱯᱮ ᱟᱨ ᱢᱤᱫᱴᱟᱝ ᱥᱟᱛᱟᱢ ᱦᱩᱭᱩᱜ ᱠᱟᱱᱟ ᱪᱮᱫ ᱢᱟᱥᱮ ᱥᱮᱛᱟᱜ ᱨᱮ ᱵᱮᱨᱮᱫ ᱢᱮ ᱛᱚ ᱛᱟᱹᱜᱤ ᱛᱟᱲᱟᱜ ᱨᱮᱵᱚᱱ ᱛᱟᱦᱮᱸ ᱠᱚᱜ ᱢᱟ ᱥᱮᱛᱟᱜ ᱨᱮ ᱵᱮᱨᱮᱫ ᱢᱮ ᱢᱮ ᱥᱟᱛᱟᱢ ᱧᱮᱞ ᱞᱟᱹᱜᱤᱫ ᱟᱨ ᱵᱟᱝᱢᱟ ᱯᱟᱲᱦᱟᱜ ᱞᱟᱹᱜᱤᱫ ᱛᱚ ᱟᱥᱚᱜ ᱠᱟᱹᱱᱟᱹᱧ ᱥᱟᱱᱟᱢ ᱠᱚᱜᱮ ᱜᱚᱲᱚ ᱥᱚᱯᱚᱦᱚᱫ ᱱᱚᱝᱠᱟ ᱜᱮ ᱪᱷᱩᱴᱟᱹᱣ ᱠᱚᱜ ᱢᱟ ᱟᱨ ᱵᱟᱝᱢᱟ ᱟᱹᱞᱤᱧ ᱥᱮᱫ ᱠᱷᱚᱱ ᱟᱹᱰᱤ ᱱᱟᱯᱟᱭ ᱟᱹᱰᱤ ᱜᱟᱱ ᱜᱚᱲᱚ ᱥᱚᱯᱚᱦᱚᱫ ᱞᱤᱧ ᱮᱢᱮᱫᱼᱟ ᱟᱫᱚ ᱟᱯᱮ ᱠᱚᱦᱚᱸ ᱛᱟᱵᱚᱱ ᱜᱚᱲᱚ ᱥᱚᱯᱚᱦᱚᱫ ᱮᱢᱟᱞᱤᱧ ᱯᱮ ᱟᱨ ᱚᱱᱟ ᱢᱟᱭᱠᱨᱳ ᱢᱟᱭᱠᱨᱳ ᱯᱷᱳᱱ ᱠᱚᱜᱮ ᱰᱮᱢᱮᱡᱽ ᱤᱫᱤᱭᱟᱛᱮᱫ ᱡᱟᱦᱟᱸ ᱚᱱᱠᱟ ᱫᱚ ᱦᱟᱸᱜ ᱠᱟᱹᱴᱤᱡ ᱟᱹᱞᱤᱧ ᱦᱚᱸ ᱠᱟᱹᱴᱤᱡ ᱞᱤᱧ ᱯᱟᱹᱪᱷᱞᱟᱹ ᱧᱚᱜ ᱠᱟᱱᱟ ᱟᱨ ᱚᱠᱚᱭ ᱠᱚ ᱜᱚᱲᱚ ᱥᱚᱯᱚᱦᱚᱫ ᱵᱚᱱ ᱮᱢ ᱫᱟᱲᱮᱭᱟᱞᱤᱧ ᱠᱷᱟᱱ ᱦᱟᱸᱜ ᱢᱟᱲᱟᱝ ᱵᱷᱤᱰᱤᱭᱳ ᱠᱚᱨᱮ ᱦᱟᱸᱜ ᱞᱤᱧ ᱟᱯᱞᱳᱰ ᱟᱠᱟᱫ ᱜᱮᱭᱟ ᱟᱨ ᱵᱟᱝᱢᱟ ᱠᱤᱭᱩᱟᱨ ᱠᱳᱰ ᱞᱤᱧ ᱮᱢ ᱟᱠᱟᱫ ᱜᱮᱭᱟ ᱚᱠᱚᱭ ᱠᱚ ᱜᱚᱲᱚ ᱥᱚᱯᱚᱦᱚᱫ ᱛᱤᱱᱟᱹᱜ ᱮᱢ ᱫᱟᱲᱮᱭᱟᱞᱤᱧ ᱠᱷᱟᱱ ᱱᱟᱯᱟᱭ ᱠᱟᱛᱷᱟ ᱜᱮ ᱢᱟ ᱟᱫᱚ ᱛᱮᱦᱮᱧ ᱞᱟᱹᱜᱤᱫ ᱫᱚ ᱱᱚᱰᱮ ᱜᱮ ᱵᱷᱤᱰᱤᱭᱳ ᱫᱚᱞᱤᱧ ᱢᱩᱪᱟᱹᱫᱮᱜᱼᱟ ᱡᱚᱦᱟᱨ ᱜᱮ ᱥᱟᱱᱟᱢ ᱠᱚ